ᱦᱚᱲᱛᱮ ᱥᱮ ᱥᱟᱱᱛᱟᱲ ᱛᱮ ᱚᱞᱚᱜ ᱯᱟᱲᱦᱟᱜ ᱪᱮᱫ ᱨᱮᱱᱟᱜ ᱱᱤᱭᱟᱹ ᱠᱞᱟᱥ ᱨᱮ ᱡᱚᱛᱚ ᱠᱚᱜᱮ ᱡᱚᱦᱟᱨ ᱱᱤᱭᱟᱹ ᱠᱞᱟᱥ ᱨᱮᱫᱚ ᱵᱚᱱ ᱧᱮᱞᱟ ᱡᱮ ᱦᱚᱲ ᱪᱤᱠᱤ ᱥᱮ ᱥᱟᱱᱛᱟᱲᱤ ᱪᱤᱠᱤ ᱥᱮ ᱚᱞ ᱪᱤᱠᱤ ᱨᱮᱱᱟᱜ ᱨᱮᱞᱟ ᱨᱮᱱᱟᱜ ᱵᱮᱵᱚᱦᱟᱨ ᱨᱮᱞᱟ ᱫᱚ ᱦᱩᱭᱩᱜ ᱠᱟᱱᱟ ᱡᱮ ᱡᱟᱦᱟᱱᱟᱜ ᱥᱟᱰᱮ ᱠᱚᱭ ᱛᱟᱹᱜᱤ ᱤᱫᱤᱭᱟ ᱡᱮᱢᱚᱱ ᱨᱮ ᱨᱮ ᱥᱮ ᱥᱮ ᱱᱚᱝᱠᱟᱱᱟᱜ ᱫᱷᱟᱨᱟ ᱡᱚᱠᱷᱚᱱ ᱥᱟᱰᱮ ᱦᱤᱡᱩᱜᱼᱟ ᱢᱟᱱᱮ ᱟᱹᱰᱤ ᱡᱤᱞᱤᱧ ᱢᱤᱫᱴᱮᱱ ᱥᱟᱰᱮ ᱵᱚᱱ ᱵᱩᱡᱷᱟᱹᱣ ᱦᱚᱪᱚᱭᱟ ᱛᱚ ᱩᱱ ᱡᱚᱠᱷᱚᱱ ᱜᱮ ᱴᱮᱞᱟᱨ ᱫᱚᱵᱚᱱ ᱵᱮᱵᱚᱦᱟᱨᱟ ᱡᱮᱢᱚᱱ ᱱᱚᱰᱮ ᱵᱚᱱ ᱧᱮᱞᱫᱟ ᱳ ᱳᱦᱳ ᱚ ᱢᱩ ᱴᱩᱰᱟᱹᱜ ᱨᱮᱞᱟ ᱢᱮᱱᱟᱜᱼᱟ ᱛᱚ ᱪᱮᱫ ᱠᱟᱱᱟ ᱵᱷᱚ ᱵᱷᱚ ᱢᱤᱫᱴᱮᱱ ᱡᱤᱞᱤᱧ ᱢᱟᱪᱷᱟ ᱥᱟᱰᱮ ᱵᱚᱱ ᱥᱟᱰᱮ ᱦᱤᱡᱩᱜ ᱠᱟᱱ ᱚᱱᱟ ᱞᱟᱹᱜᱤᱫ ᱛᱮ ᱨᱮᱞᱟ ᱵᱚᱱ ᱮᱢ ᱠᱟᱫᱟ ᱟᱨ ᱱᱚᱰᱮ ᱢᱮᱱᱟᱜᱼᱟ ᱳ ᱳᱦᱳ ᱚ ᱢᱩ ᱴᱩᱰᱟᱹᱜ ᱛᱟᱦᱚᱞᱮ ᱵᱷᱚ ᱵᱷᱚ

ᱛᱟᱸ ᱛᱟᱸ ᱦᱟᱸ ᱨᱮ ᱛᱟ ᱱᱚᱝᱠᱟ ᱡᱚᱠᱷᱚᱱ ᱜᱮ ᱡᱟᱦᱟᱱ ᱡᱤᱞᱤᱧ ᱢᱟᱪᱷᱤ ᱡᱟᱦᱟᱱᱟᱜ ᱟᱹᱲᱟᱹ ᱵᱚᱱ ᱥᱮ ᱥᱟᱣᱩᱱᱰ ᱵᱚᱱ ᱵᱩᱡᱷᱟᱹᱣ ᱦᱚᱪᱚᱭᱟ ᱛᱚᱠᱷᱚᱱ ᱜᱮ ᱨᱮᱞᱟᱜ ᱫᱚᱵᱚᱱ ᱵᱮᱵᱚᱦᱟᱨᱟ ᱟᱥᱟᱜ ᱠᱟᱹᱱᱟᱹᱧ ᱨᱮᱞᱟᱜ ᱨᱮᱱᱟᱜ ᱵᱮᱵᱚᱦᱟᱨ ᱡᱚᱛᱚ ᱦᱚᱲ ᱵᱚᱱ ᱵᱩᱡᱷᱟᱹᱣ ᱠᱟᱫᱟ ᱢᱟ ᱛᱚᱵᱮ ᱱᱤᱭᱟᱹ ᱠᱞᱟᱥ ᱫᱚ ᱱᱤᱭᱟᱹ ᱫᱷᱟᱹᱵᱤᱡ ᱜᱮ ᱡᱚᱛᱚ ᱠᱚᱜᱮ ᱡᱚᱦᱟᱨ